ᱯᱩᱭᱞᱩ ᱨᱮ ᱥᱟᱱᱟᱢ ᱠᱚᱜᱮ ᱡᱚᱦᱟᱨ ᱟᱨ ᱱᱚᱜᱼᱚᱭ ᱯᱮ ᱧᱮᱞ ᱫᱟᱲᱮᱧ ᱠᱟᱱ ᱛᱟᱵᱚᱱᱟ ᱱᱤᱛᱚᱜ ᱯᱩᱞᱤᱥᱮ ᱨᱮ ᱢᱤᱱᱟᱹᱧᱟ ᱟᱨ ᱟᱹᱰᱤ ᱫᱤᱱ ᱵᱞᱚᱜ ᱠᱚ ᱵᱟᱹᱧ ᱵᱮᱱᱟᱣ ᱟᱠᱟᱫᱼᱟ ᱟᱨ ᱛᱮᱦᱮᱧ ᱩᱛᱟᱹᱨ ᱟᱹᱰᱤ ᱫᱤᱱ ᱢᱟᱱᱮ ᱮᱠ ᱥᱚᱯᱛᱟ ᱜᱟᱱ ᱯᱚᱨᱮ ᱛᱮᱦᱮᱧ ᱚᱱᱟ ᱵᱞᱚᱜ ᱤᱧ ᱵᱮᱱᱟᱣᱮᱫ ᱛᱟᱵᱚᱱᱟ ᱛᱚ ᱵᱞᱚᱜ ᱵᱟᱝ ᱵᱮᱱᱟᱣ ᱨᱮᱱᱟᱜ ᱠᱟᱨᱚᱱ ᱫᱚ ᱦᱩᱭᱩᱜ ᱠᱟᱱ ᱛᱟᱦᱮᱱᱟ ᱜᱟᱛᱮ ᱠᱚ ᱢᱟᱫᱟ ᱧᱟᱢ ᱞᱮᱫᱤᱧ ᱛᱟᱦᱮᱱᱟ ᱟᱨ ᱢᱟᱫᱟ ᱛᱮ ᱟᱹᱰᱤ ᱡᱳᱨᱤᱧ ᱠᱟᱹᱦᱤᱞ ᱞᱮᱱ ᱛᱟᱦᱮᱱᱟ ᱚᱱᱟ ᱪᱤᱠᱟᱹ ᱵᱞᱚᱜ ᱠᱚ ᱱᱟᱦᱟᱜ ᱵᱟᱹᱧ ᱵᱮᱱᱟᱣ ᱟᱠᱟᱫ ᱛᱟᱵᱚᱱᱟ ᱟᱨ ᱱᱚᱜᱼᱚᱭ ᱯᱮ ᱧᱮᱞ ᱫᱟᱲᱮᱭᱟᱹᱧ ᱠᱟᱱᱟ ᱯᱩᱨᱟᱹ ᱮᱠᱫᱚᱢ ᱴᱚᱯᱤ ᱠᱚᱧ ᱦᱚᱨᱚᱜ ᱟᱠᱟᱫᱼᱟ ᱮᱠᱫᱚᱢ ᱯᱤᱱᱟᱨ ᱠᱚᱧ ᱦᱚᱨᱚᱜ ᱟᱠᱟᱫ ᱟᱨ ᱥᱚᱠᱛᱤᱧ ᱠᱷᱩᱜ ᱠᱟᱱ ᱛᱟᱵᱚᱱᱟ ᱱᱚᱜᱼᱚ ᱱᱚᱝᱠᱟ ᱚᱱᱟ ᱟᱹᱰᱤ ᱡᱟᱹᱥᱛᱤᱧ ᱠᱷᱩᱜᱮᱫ ᱛᱟᱦᱮᱱᱟ ᱟᱨ ᱟᱹᱰᱤ ᱡᱳᱨ ᱢᱟᱫᱟ ᱛᱤᱧ ᱠᱟᱹᱦᱤᱞ ᱞᱮᱱᱟ ᱚᱱᱟ ᱪᱤᱠᱟᱹ ᱨᱚᱲ ᱟᱲᱟᱝ ᱠᱚ ᱵᱟᱝ ᱢᱟᱱᱮ ᱴᱷᱤᱠ ᱫᱷᱟᱨᱟ ᱵᱟᱹᱧ ᱨᱚᱲ ᱫᱟᱲᱮᱭᱟᱜ ᱠᱟᱱ ᱛᱟᱦᱮᱱᱟ ᱤᱧᱟᱹᱜ ᱨᱚᱲ ᱟᱲᱟᱝ ᱠᱚ ᱪᱮᱦᱨᱟ ᱵᱟᱝ ᱧᱮᱞᱚᱜ ᱠᱟᱱ ᱛᱟᱦᱮᱱᱟ ᱟᱨ ᱱᱚᱛᱮ ᱵᱞᱚᱜᱽ ᱤᱧ ᱵᱮᱱᱟᱣᱮᱫᱼᱟ ᱚᱱᱟ ᱵᱞᱚᱜᱽ ᱵᱮᱱᱟᱣ ᱧᱮᱞ ᱛᱮᱜᱮ ᱵᱤᱴᱤ ᱜᱤᱫᱽᱨᱟᱹ ᱫᱟᱹᱲ ᱠᱟᱛᱮ ᱦᱮᱡ ᱜᱚᱫ ᱮᱱᱟᱭ ᱮᱠᱫᱚᱢ ᱵᱞᱚᱜᱽ ᱤᱧ ᱵᱮᱱᱟᱣ ᱠᱷᱟᱱ ᱜᱮ ᱟᱡ ᱦᱚᱸ ᱚᱱᱟ ᱵᱞᱚᱜᱽ ᱨᱮ ᱦᱤᱡᱩᱜ ᱫᱚᱨᱠᱟᱨ ᱫᱮᱞᱟ ᱦᱮᱸ ᱩᱛᱨᱟᱱ ᱵᱤᱴᱤ ᱛᱟᱞᱮ ᱦᱮᱢᱮ ᱜᱚᱫ ᱮᱱᱟᱭ ᱢᱟ ᱵᱟᱭ ᱵᱟᱭ ᱟᱠᱚ ᱛᱟᱞᱟᱝ ᱢᱮ ᱡᱚᱦᱟᱨ ᱜᱮ ᱥᱟᱱᱟᱢ ᱠᱚ ᱞᱟᱹᱭ ᱢᱮ ᱚᱱᱠᱟ ᱞᱟᱹᱭ ᱢᱮ ᱡᱚᱦᱟᱨ ᱟᱠᱚ ᱢᱮ ᱵᱮᱥ ᱪᱮᱦᱨᱟ ᱵᱮᱥ ᱪᱮᱦᱨᱟ ᱵᱮᱥ ᱪᱮᱦᱨᱟ ᱡᱚᱦᱟᱨ ᱢᱮ ᱚᱱᱠᱟ ᱟᱞᱟᱝ ᱠᱚᱭ ᱚᱰᱚᱠᱟ ᱟᱡ ᱫᱚ ᱦᱮᱸ ᱟᱨ ᱱᱩᱭ ᱯᱩᱨᱟᱹ ᱮᱠᱫᱚᱢ ᱦᱚᱭᱚ ᱴᱟᱠᱞᱩ ᱠᱟᱫᱮᱭᱟᱞᱮ ᱱᱩᱭ ᱦᱚᱸ ᱢᱟᱫᱟᱜ ᱠᱚ ᱧᱟᱢ ᱜᱚᱫ ᱞᱮᱫᱮ ᱛᱟᱦᱮᱱᱟ ᱢᱟᱫᱟᱜ ᱠᱟᱱ ᱛᱟᱦᱮᱱᱟᱭ ᱚᱱᱟ ᱛᱮᱞᱮ ᱦᱚᱭᱚ ᱴᱟᱠᱞᱩ ᱠᱟᱫᱮᱭᱟ ᱱᱚᱜᱼᱚ ᱱᱚᱝᱠᱟᱭ ᱧᱮᱞᱚᱜ ᱠᱟᱱᱟ ᱱᱚᱜᱼᱚᱭ ᱟᱨ ᱨᱮᱭᱟᱲ ᱨᱮᱦᱚᱸ ᱡᱟᱦᱟᱸ ᱛᱤᱱᱟᱹᱜ ᱨᱮᱭᱟᱲ ᱨᱮᱦᱚᱸ ᱡᱮᱠᱮᱴ ᱠᱚᱦᱚᱸ ᱵᱟᱭ ᱦᱚᱨᱚᱜᱟ ᱦᱚᱨᱚᱜ ᱮᱠᱷᱟᱱᱮ ᱛᱩᱫ ᱜᱤᱲᱤ ᱠᱟᱜᱼᱟ ᱪᱮᱫᱟᱜ ᱵᱟᱢ ᱦᱚᱨᱚᱜᱮᱜᱼᱟ ᱵᱤᱴᱤ ᱥᱩᱭᱮᱴᱟᱨ ᱦᱮᱸ ᱵᱟᱝ ᱨᱟᱵᱟᱝ ᱟᱫᱚ ᱢᱚᱪᱟ ᱨᱮᱫᱚ ᱛᱤ ᱫᱚ ᱪᱮᱫᱟᱜ ᱮᱢ ᱤᱫᱤᱭᱟ ᱛᱤ ᱚᱸᱰᱮ ᱵᱟᱠᱚ ᱤᱫᱤᱭᱟ ᱵᱮᱥ ᱪᱮᱦᱨᱟ ᱞᱟᱹᱭ ᱢᱮ ᱟᱞᱟᱝ ᱠᱚ ᱵᱟᱠᱚ ᱚᱰᱚᱠᱟ ᱦᱚᱲ ᱠᱚ ᱧᱮᱞᱮᱫ ᱢᱮᱭᱟ ᱥᱮ ᱛᱚᱵᱮ ᱵᱟᱹᱧ ᱫᱮᱠᱷᱟᱣ ᱢᱮᱭᱟ ᱟᱢ ᱫᱚ ᱱᱚᱜᱼᱚ ᱱᱚᱝᱠᱟ ᱮᱠᱫᱚᱢ ᱯᱩᱨᱟᱹᱭ ᱴᱷᱩᱲᱤ ᱟᱠᱟᱱ ᱫᱚ ᱚᱠᱟᱭ ᱧᱮᱞᱚᱜ ᱠᱟᱱᱟ ᱟᱨ ᱱᱚᱜᱼᱚᱭ ᱱᱚᱣᱟ ᱫᱚ ᱛᱟᱞᱮ ᱠᱩᱞᱦᱤ ᱢᱮᱱ ᱫᱚ ᱥᱚᱲᱚᱠ ᱜᱮ ᱠᱩᱞᱦᱤ ᱞᱟᱦᱟ ᱠᱚᱨᱮᱱᱟᱜ ᱵᱷᱤᱰᱤᱭᱳ ᱠᱚᱨᱮᱧ ᱞᱟᱹᱭ ᱠᱟᱜ ᱯᱮ ᱛᱟᱵᱚᱱᱟ ᱟᱨ ᱱᱚᱛᱮ ᱛᱟᱭᱚᱢ ᱥᱮᱫ ᱨᱮᱫᱚ ᱢᱮᱱᱟᱜᱼᱟ ᱚᱲᱟᱜ ᱛᱟᱞᱮ ᱟᱨ ᱱᱩᱭ ᱟᱹᱞᱤᱧᱟᱜ ᱛᱟᱭᱚᱢ ᱥᱮᱫ ᱨᱮ ᱱᱩᱭ ᱛᱚᱨᱟᱱ ᱤᱧ ᱟᱭᱳ ᱯᱩᱨᱟᱹ ᱨᱟᱯᱟ ᱨᱟᱹᱯᱩᱭ ᱪᱷᱩᱴᱟᱹᱣ ᱠᱟᱱᱟ ᱥᱟᱦᱟᱱ ᱠᱚᱭ ᱯᱟᱸᱡᱟᱭᱮᱫᱼᱟ ᱱᱩᱭ ᱛᱚᱨᱟᱱ ᱱᱚᱜᱼᱚᱭ ᱱᱚᱛᱮ ᱠᱚᱭᱚᱜ ᱢᱮ ᱵᱟᱠᱚ ᱧᱮᱞ ᱧᱟᱢᱮᱫ ᱢᱮᱭᱟ ᱮᱣ ᱵᱟᱠᱚ ᱧᱮᱞ ᱧᱟᱢᱮᱫ ᱢᱮᱭᱟ ᱦᱟᱯᱮ ᱞᱤᱧ ᱫᱮᱠᱷᱟᱣ ᱟᱯᱮ ᱠᱟᱱᱟ ᱯᱟᱹᱪᱷᱞᱟᱹ ᱯᱟᱹᱪᱷᱞᱟᱹ ᱛᱮᱞᱤᱧ ᱛᱟᱲᱟᱢ ᱟᱠᱟᱫᱼᱟ ᱱᱩᱭ ᱛᱚᱨᱟ ᱨᱮᱭᱟᱲ ᱛᱮ ᱯᱩᱨᱟᱹ ᱜᱟᱢᱪᱷᱟ ᱛᱮ ᱛᱚᱞ ᱮᱥᱮᱫ ᱟᱠᱟᱱᱟ ᱮᱠᱫᱚᱢ ᱟᱨ ᱱᱩᱭ ᱜᱤᱫᱽᱨᱟᱹ ᱵᱩᱥᱟᱹᱜ ᱛᱟᱞᱮ ᱢᱟ ᱨᱟᱵᱟᱝ ᱜᱮ ᱵᱟᱝ ᱨᱟᱵᱟᱝ ᱮᱭᱟ ᱡᱮᱠᱮᱴ ᱠᱚᱢ ᱦᱚᱨᱚᱜ ᱮ ᱨᱮᱦᱚᱸ ᱵᱟᱭ ᱦᱚᱨᱚᱜᱟ ᱞᱟᱹᱭ ᱤᱧ ᱫᱚ ᱵᱟᱝ ᱨᱟᱵᱟᱝ ᱠᱟᱱᱟ ᱱᱩᱜᱼᱩ ᱞᱟᱸᱫᱟᱭᱮᱫᱼᱟᱭ ᱱᱚᱜᱼᱚ ᱱᱚᱝᱠᱟ ᱪᱮᱫᱟᱜ ᱡᱮᱠᱮᱴ ᱵᱟᱢ ᱦᱚᱨᱚᱜᱮᱜᱼᱟ ᱵᱤᱴᱤ ᱟᱨ ᱱᱚᱛᱮ ᱨᱮ ᱦᱩᱲᱩ ᱫᱟᱞ ᱠᱟᱹᱢᱤ ᱠᱚ ᱯᱩᱨᱟᱹ ᱪᱟᱹᱞᱩ ᱟᱠᱟᱱᱟ ᱡᱳᱨᱥᱳᱨ ᱱᱚᱜᱼᱚᱭ ᱟᱹᱞᱤᱧᱟᱜ ᱛᱟᱭᱚᱢ ᱥᱮᱫ ᱯᱮ ᱧᱮᱞ ᱫᱟᱲᱮᱭᱟᱜ ᱠᱟᱱ ᱛᱟᱵᱚᱱᱟ ᱱᱚᱜᱼᱚ ᱱᱚᱝᱠᱟ ᱟᱨ ᱵᱞᱚᱜᱤᱧ ᱵᱮᱱᱟᱣ ᱠᱷᱟᱱ ᱱᱩᱭ ᱜᱤᱫᱽᱨᱟᱹ ᱵᱩᱥᱟᱹᱜ ᱢᱟ ᱮᱢᱮ ᱠᱷᱚᱱ ᱜᱮ ᱵᱟᱭ ᱟᱬᱜᱚᱱ ᱫᱚ ᱡᱮᱢᱱᱤ ᱜᱮ

ᱟᱨ ᱱᱚᱛᱮ ᱨᱮ ᱱᱩᱠᱤᱱ ᱢᱟᱹᱭ ᱜᱤᱫᱽᱨᱟᱹ ᱛᱟᱹᱠᱤᱱ ᱯᱩᱨᱟᱹ ᱦᱩᱲᱩ ᱫᱟᱞ ᱠᱤᱱ ᱪᱷᱩᱴᱟᱹᱣ ᱟᱠᱟᱱ ᱛᱟᱦᱮᱱᱟ ᱱᱤᱛᱚᱜ ᱜᱮ ᱠᱟᱨᱮᱱᱴ ᱚᱯᱷ ᱮᱱᱟ ᱟᱨ ᱟᱹᱰᱤ ᱥᱚᱠᱛᱚᱧ ᱠᱷᱩᱜ ᱠᱟᱱ ᱛᱟᱵᱚᱱᱟ ᱤᱧ ᱫᱚ ᱚᱱᱟ ᱪᱤᱠᱟᱹ ᱜᱮ ᱵᱞᱚᱜᱽ ᱠᱚ ᱵᱟᱹᱧ ᱵᱮᱱᱟᱣᱮᱫ ᱛᱟᱦᱮᱱᱟ ᱱᱩᱭ ᱵᱤᱴᱤ ᱜᱤᱫᱽᱨᱟᱹ ᱫᱟᱹᱲ ᱠᱟᱛᱮᱫ ᱮ ᱥᱮᱱ ᱜᱚᱫ ᱮᱱᱟ ᱠᱟᱹᱴᱤᱡ ᱤᱧ ᱡᱚᱢ ᱧᱚᱜᱮᱫ ᱠᱤᱱ ᱜᱮ ᱱᱚᱜᱼᱚ ᱱᱚᱝᱠᱟ ᱱᱚᱜᱼᱚ ᱱᱚᱝᱠᱟ ᱠᱷᱚᱲ ᱠᱚᱞᱮ ᱫᱟᱞ ᱜᱟᱫᱟ ᱟᱠᱟᱫᱼᱟ ᱮᱠᱫᱚᱢ ᱯᱩᱨᱟᱹ ᱟᱨ ᱢᱮᱥᱤᱱ ᱟᱞᱚᱵᱤᱱ ᱥᱟᱵ ᱦᱚᱪᱚᱭᱟ ᱴᱟᱴᱠᱟ ᱥᱩᱭᱤᱪ ᱠᱚᱵᱤᱱ ᱚᱯᱷ ᱠᱟᱜᱼᱟ ᱥᱮ ᱵᱟᱝᱟ ᱮᱱᱠᱷᱟᱱ ᱴᱟᱴᱠᱟ ᱠᱟᱨᱮᱱᱴ ᱦᱤᱡᱩᱜᱼᱟ ᱴᱟᱴᱠᱟ ᱟᱹᱪᱩᱨᱚᱜᱼᱟ ᱢᱮᱥᱤᱱ ᱟᱨ ᱱᱚᱛᱮ ᱨᱮᱫᱚ ᱱᱚᱜᱼᱚᱱᱟ ᱫᱚ ᱪᱮᱫ ᱠᱚ ᱢᱮᱛᱟᱜᱼᱟ ᱜᱩᱸᱰᱟᱹ ᱵᱩᱥᱩᱵ ᱥᱮ ᱰᱷᱩᱰᱤ ᱵᱩᱥᱩᱵ ᱪᱮᱫ ᱪᱚ ᱱᱟᱦᱟᱜ ᱠᱚ ᱞᱟᱹᱭᱟ ᱜᱟᱛᱮ ᱠᱚ ᱟᱯᱮ ᱥᱮᱱ ᱪᱮᱫ ᱠᱚ ᱞᱟᱹᱭᱟ ᱵᱟᱹᱧ ᱞᱟᱹᱭ ᱫᱟᱲᱮᱭᱟᱜ ᱠᱟᱱᱟ

ᱟᱨ ᱥᱤᱢ ᱵᱩᱥᱟᱹᱜ ᱠᱚ ᱯᱩᱨᱟᱹ ᱠᱚ ᱨᱟᱜᱮᱜᱼᱟ ᱮᱠᱫᱚᱢ ᱚᱱᱟ ᱦᱩᱲᱩ ᱵᱤᱸᱰᱟᱹ ᱪᱚᱴ ᱨᱮᱠᱚ ᱫᱮᱡ ᱟᱠᱟᱱᱟ ᱠᱚ ᱡᱩᱢ ᱧᱚᱜ ᱠᱟᱛᱮᱧ ᱫᱮᱠᱷᱟᱣ ᱟᱯᱮ ᱠᱟᱱ ᱛᱟᱵᱚᱱᱟ ᱟᱨ ᱮᱸᱜᱟ ᱫᱚ ᱚᱠᱟ ᱥᱮᱫ ᱪᱚ ᱪᱟᱞᱟᱣ ᱟᱠᱟᱱᱟ ᱮᱠᱞᱟ ᱜᱮ ᱢᱮᱱᱟᱜ ᱠᱚᱣᱟ ᱯᱩᱨᱟᱹ ᱠᱚ ᱨᱟᱜᱮᱜᱼᱟ ᱮᱠᱫᱚᱢ ᱪᱤᱭᱚᱜ ᱪᱤᱭᱚᱜ ᱱᱚᱜᱼᱚ ᱱᱚᱝᱠᱟ ᱟᱨ ᱱᱚᱛᱮ ᱨᱮ ᱱᱩᱭ ᱢᱤᱫᱴᱟᱝ ᱢᱟᱹᱭ ᱜᱤᱫᱽᱨᱟᱹᱭ ᱨᱟᱯᱟᱨ ᱯᱩ ᱵᱟᱲᱟᱜ ᱠᱟᱱᱟ ᱮᱠᱫᱚᱢ ᱫᱚᱢᱮ ᱜᱩᱸᱰᱟᱹ ᱠᱚ ᱵᱚᱞᱚᱱ ᱠᱟᱱᱟ ᱛᱚ ᱢᱩ ᱠᱚᱨᱮ ᱡᱚᱦᱟᱨ ᱜᱮ ᱥᱟᱱᱟᱢ ᱠᱚ ᱚᱱᱟ ᱪᱤᱠᱟᱹ ᱯᱩᱨᱟᱹ ᱮᱠᱫᱚᱢ ᱛᱚᱞ ᱮᱥᱮᱫ ᱠᱟᱛᱮ ᱠᱚ ᱪᱷᱩᱴᱟᱹᱣ ᱟᱠᱟᱱ ᱛᱟᱞᱮᱭᱟ ᱫᱟᱞ ᱟᱨ ᱪᱮᱫ ᱠᱚᱧ ᱫᱮᱠᱷᱟᱣ ᱟᱯᱮ ᱛᱟᱵᱚᱱᱟ ᱜᱟᱛᱮ ᱠᱚ ᱛᱚᱵᱮ ᱛᱮᱦᱮᱧᱟᱜ ᱵᱞᱚᱜᱽ ᱵᱷᱤᱰᱭᱳ ᱫᱚ ᱱᱤᱱᱟᱹᱜ ᱡᱷᱟᱹᱞ ᱜᱮᱵᱚᱱ ᱵᱮᱱᱟᱣᱟ ᱚᱱᱠᱟ ᱪᱮᱫ ᱦᱚᱸ ᱵᱟᱹᱧ ᱩᱭᱦᱟᱹᱨᱮᱜᱼᱟ ᱟᱨ ᱱᱚᱜᱼᱚᱭ ᱯᱮ ᱧᱮᱞ ᱫᱟᱲᱮᱭᱟᱹᱧ ᱠᱟᱱᱟ ᱮᱠᱫᱚᱢ ᱢᱟᱸᱫᱟ ᱛᱮ ᱠᱷᱩᱜ ᱛᱮ ᱮᱠᱫᱚᱢᱤᱧ ᱠᱟᱹᱦᱤᱞ ᱪᱟᱵᱟ ᱟᱠᱟᱱᱟ ᱯᱟᱹᱨᱣᱟᱹ ᱧᱩ ᱛᱮ ᱢᱮᱫᱦᱟ ᱠᱚ ᱵᱷᱟᱨᱟᱣ ᱟᱠᱟᱱ ᱞᱮᱠᱟ ᱧᱮᱞᱚᱜ ᱠᱟᱱ ᱛᱤᱧᱟᱹ ᱱᱚᱜᱼᱚᱭ ᱴᱩᱯᱤ ᱠᱚ ᱛᱩᱫ ᱠᱟᱛᱮᱧ ᱫᱮᱠᱷᱟᱣ ᱟᱯᱮ ᱠᱟᱱᱟ ᱱᱚᱜᱼᱚ ᱱᱚᱝᱠᱟ ᱟᱨ ᱯᱩᱨᱟᱹᱧ ᱠᱷᱩᱜ ᱠᱟᱱᱟ ᱮᱠᱫᱚᱢ ᱱᱚᱝᱠᱟ ᱟᱨ ᱠᱟᱨᱮᱱᱴ ᱦᱮᱡ ᱮᱱᱟ ᱱᱚᱜᱼᱚᱭ ᱫᱟᱞ ᱠᱚ ᱮᱦᱚᱵ ᱠᱮᱜᱼᱟ ᱱᱚᱜᱼᱚᱭ ᱤᱧᱟᱹᱜ ᱛᱟᱭᱚᱢ ᱥᱮᱫ ᱱᱚᱜᱼᱚ ᱱᱚᱝᱠᱟ ᱟᱨ ᱛᱚᱵᱮ ᱜᱟᱛᱮ ᱠᱚ ᱵᱷᱤᱰᱤᱭᱳ ᱯᱮ ᱠᱩᱥᱤᱭᱟᱜ ᱠᱷᱟᱱ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱱᱤᱛ ᱫᱷᱟᱹᱨᱤᱡ ᱡᱟᱦᱟᱸᱭ ᱤᱧᱟᱹᱜ ᱪᱮᱱᱮᱞ ᱨᱮ ᱟᱹᱣᱨᱤ ᱵᱚᱱ ᱡᱩᱲᱟᱹᱜᱼᱟ ᱩᱱᱠᱩ ᱫᱚ ᱩᱥᱟᱹᱨᱟ ᱥᱟᱺᱦᱤᱡ ᱥᱟᱵᱥᱠᱨᱟᱭᱤᱵ ᱛᱟᱵᱚᱱ ᱯᱮ ᱟᱨᱦᱚᱸ ᱱᱚᱝᱠᱟ ᱜᱮ ᱵᱷᱤᱰᱤᱭᱳ ᱠᱚᱧ ᱟᱹᱜᱩᱭ ᱛᱟᱵᱚᱱᱟ ᱟᱨ ᱠᱚᱢᱮᱱᱴ ᱢᱟᱫᱽᱫᱷᱚᱢ ᱛᱮ ᱵᱟᱲᱟᱭ ᱦᱚᱪᱚᱧ ᱛᱟᱵᱚᱱ ᱯᱮ ᱚᱠᱚᱭ ᱠᱚ ᱚᱠᱟ ᱠᱚᱨᱮ ᱠᱷᱚᱱ ᱵᱷᱤᱰᱤᱭᱳ ᱯᱮ ᱧᱮᱞᱮᱜᱼᱟ ᱟᱨ ᱛᱮᱦᱮᱧᱟᱜ ᱵᱷᱤᱰᱤᱭᱳ ᱫᱚ ᱛᱚᱵᱮ ᱱᱤᱝᱠᱟᱹ ᱜᱮ ᱢᱩᱪᱟᱹᱫ ᱠᱟᱜᱼᱟ ᱵᱚᱱ ᱵᱮᱥᱤ ᱵᱟᱝ ᱡᱤᱞᱤᱧ ᱠᱟᱛᱮ ᱢᱟ ᱥᱟᱱᱟᱢ ᱠᱚᱜᱮ ᱛᱚᱵᱮ ᱟᱨ ᱢᱤᱫ ᱫᱷᱟᱣ ᱢᱩᱪᱟᱹᱫ ᱨᱮ ᱥᱟᱹᱜᱩᱱ ᱡᱚᱦᱟᱨ